ᱛᱮᱦᱮᱧ ᱫᱚ ᱟᱵᱚ ᱚᱞ ᱪᱤᱠᱤ ᱚᱞ ᱵᱚᱱ ᱥᱮᱬᱟᱭᱟ ᱪᱚᱞᱚ ᱛᱟᱦᱚᱞᱮ ᱵᱚᱱ ᱥᱮᱬᱟ ᱞᱮᱜᱮ ᱯᱨᱚᱛᱷᱚᱢ ᱫᱚᱵᱚᱱ ᱚᱞᱟ ᱚ ᱚ ᱫᱚ ᱱᱚᱝᱠᱟ ᱵᱚᱱ ᱚᱞᱟ

ᱟᱣ ᱦᱩᱭᱱᱟ ᱛᱚ ᱱᱚᱝᱠᱟ ᱵᱟᱹᱭ ᱵᱟᱹᱭ ᱛᱮᱵᱚᱱ ᱚᱞ ᱤᱫᱤᱭᱟ ᱴᱷᱤᱠ ᱜᱮᱭᱟ ᱤᱱᱟᱹ ᱛᱟᱭᱱᱚᱢ ᱦᱮᱡ ᱠᱟᱱᱟ ᱤ ᱪᱮᱫ ᱠᱟᱱᱟ ᱤ ᱛᱟᱯᱚᱨᱮ ᱦᱩᱭᱩᱜ ᱠᱟᱱᱟ ᱤᱥ ᱤᱱᱟᱹ ᱛᱟᱭᱱᱚᱢ ᱦᱩᱭᱩᱜ ᱠᱟᱱᱟ ᱤᱦ ᱛᱟᱯᱚᱨᱮ ᱦᱩᱭᱩᱜ ᱠᱟᱱᱟ ᱤᱝ ᱛᱟᱨᱯᱚᱨᱮ ᱦᱩᱭᱩᱜ ᱠᱟᱱᱟ ᱤᱨ ᱦᱩᱭᱩᱜ ᱠᱟᱱᱟ ᱵᱩᱡᱷᱟᱹᱣ ᱫᱟᱵᱚᱱ ᱛᱚ ᱦᱚᱜᱼᱚᱭ ᱱᱚᱝᱠᱟ ᱵᱚᱱ ᱚᱞ ᱤᱫᱤᱭᱟ ᱮᱨᱯᱚᱨᱮ ᱦᱮᱡ ᱠᱟᱱᱟ ᱩ ᱛᱟᱨᱯᱚᱨᱮ ᱩᱪ ᱛᱟᱨᱯᱚᱨᱮ ᱦᱮᱡ ᱠᱟᱱᱟ ᱩᱫ

ᱳᱝ ᱛᱟᱨᱯᱚᱨᱮ ᱦᱩᱭᱩᱜ ᱠᱟᱱᱟ ᱳᱦ ᱱᱚᱝᱠᱟ ᱠᱤᱱᱛᱩ ᱯᱨᱚᱛᱤᱫᱤᱱ ᱜᱮ ᱡᱩᱫᱤ ᱵᱚᱱ ᱚᱞᱟ ᱵᱟᱨ ᱯᱟᱛᱟ ᱠᱟᱛᱮᱫ ᱛᱟᱦᱚᱞᱮ ᱟᱹᱰᱤ ᱩᱥᱟᱹᱨᱟ ᱵᱚᱱ ᱥᱮᱬᱟ ᱫᱟᱲᱮᱭᱟᱜᱼᱟ ᱪᱚᱞᱚ ᱮᱨᱯᱚᱨᱮ ᱦᱩᱭᱩᱜ ᱠᱟᱱᱟ ᱢᱩ ᱴᱩᱰᱩᱜ ᱱᱚᱣᱟ ᱫᱚ ᱡᱟᱦᱟᱸ ᱵᱟᱝᱞᱟ ᱛᱮ ᱪᱚᱱᱫᱚ ᱵᱤᱱᱫᱩ ᱞᱮᱠᱟ ᱥᱮ ᱡᱟᱦᱟᱸ ᱩᱠᱷᱩᱲ ᱠᱚ ᱫᱚ ᱢᱩ ᱛᱮᱵᱚᱱ ᱟᱲᱟᱝᱟ ᱚᱱᱟ ᱠᱷᱮᱛᱨᱮ ᱚᱱᱟ ᱠᱚᱵᱚᱱ ᱚᱞᱟ ᱛᱟᱨᱯᱚᱨᱮ ᱦᱮᱡ ᱠᱟᱱᱟ ᱜᱟᱹᱦᱞᱟᱹ ᱴᱩᱰᱟᱹᱜ ᱛᱟᱨᱯᱚᱨᱮ ᱦᱮᱡ ᱠᱟᱱᱟ ᱨᱮᱞᱟ ᱨᱮᱞᱟ ᱚᱱᱟ ᱛᱟᱭᱱᱚᱢ ᱯᱷᱟᱨᱠᱟ ᱛᱟᱨᱯᱚᱨᱮ ᱦᱮᱡ ᱠᱟᱱᱟ ᱚᱦᱚᱫ ᱦᱩᱭᱱᱟ ᱱᱤᱛᱚᱜ ᱫᱚ ᱚᱠᱟ ᱠᱚ ᱨᱟᱦᱟ ᱟᱲᱟᱝ ᱪᱤᱠᱤ ᱥᱮ ᱚᱠᱟ ᱠᱚᱫᱚ ᱠᱮᱪᱮᱫ ᱟᱲᱟᱝ ᱪᱤᱠᱤ ᱚᱱᱟ ᱠᱚᱵᱚᱱ ᱠᱟᱹᱴᱤᱡ ᱵᱚᱱ ᱥᱮᱬᱟᱭᱟ ᱛᱚ ᱱᱚᱣᱟ ᱚ ᱠᱷᱚᱱ ᱞᱟᱛᱟᱨ ᱥᱮᱫ ᱮᱠᱫᱚᱢ ᱳ ᱫᱷᱟᱹᱵᱤᱡ ᱚ ᱟ ᱤ ᱩ ᱮ ᱳ ᱱᱚᱣᱟ ᱠᱚᱫᱚ ᱦᱩᱭᱩᱜ ᱠᱟᱱᱟ ᱨᱟᱦᱟ ᱟᱲᱟᱝ ᱵᱚᱱ ᱞᱟᱹᱭᱟ ᱚᱱᱟ ᱵᱮᱜᱚᱨ ᱡᱟᱦᱟᱸ ᱠᱚ ᱱᱚᱣᱟ ᱪᱮᱛᱟᱱ ᱠᱷᱚᱱ ᱱᱚᱣᱟ ᱚ ᱵᱟᱫᱮ ᱱᱚᱛᱮ ᱚᱛ ᱚᱜ ᱚᱝ ᱚᱞ ᱟᱜ ᱟᱡ ᱟᱢ ᱟᱹᱣ ᱤᱥ ᱤᱦ ᱤᱝ ᱤᱨ ᱩᱪ ᱩᱫ ᱩᱨ ᱩᱭ ᱮᱯᱷ ᱮᱰ ᱮᱱ ᱮᱨ ᱳᱴ ᱩᱵ ᱳᱢ ᱳᱦ ᱛᱟᱨᱢᱟᱱᱮ ᱱᱚᱣᱟ ᱚᱛ ᱠᱷᱚᱡ ᱮᱠᱫᱚᱢ ᱳᱦ ᱫᱷᱟᱹᱵᱤᱡ ᱪᱮᱛᱟᱱ ᱠᱷᱚᱡ ᱞᱟᱛᱟᱨ ᱱᱚᱣᱟ ᱫᱚ ᱦᱩᱭᱩᱜ ᱠᱟᱱᱟ ᱠᱮᱪᱮᱫ ᱟᱲᱟᱝ ᱪᱤᱠᱤ ᱵᱚᱱ ᱞᱟᱹᱭᱟ ᱦᱩᱭᱱᱟ ᱵᱩᱡᱷᱟᱹᱣ ᱱᱟᱵᱚᱱ ᱛᱟᱦᱚᱞᱮ ᱚ ᱟ ᱤ ᱩ ᱮ ᱳ ᱱᱚᱣᱟ ᱠᱚᱫᱚ ᱵᱚᱱ ᱞᱟᱹᱭᱫᱟ ᱨᱟᱦᱟ ᱟᱲᱟᱝ ᱪᱤᱠᱤ ᱛᱟᱨᱢᱟᱱᱮ ᱢᱤᱫᱴᱟᱝ ᱵᱟᱨᱭᱟ ᱯᱮᱭᱟ ᱯᱩᱱᱭᱟᱹ ᱢᱚᱬᱮ ᱛᱩᱨᱩᱭ ᱱᱚᱣᱟ ᱛᱩᱨᱩᱭ ᱜᱚᱴᱟᱝ ᱪᱮᱛᱟᱱ ᱠᱷᱚᱱ ᱞᱟᱛᱟᱨ ᱯᱨᱚᱛᱷᱚᱢ ᱞᱟᱭᱤᱱ ᱪᱮᱛᱟᱱ ᱠᱷᱚᱱ ᱞᱟᱛᱟᱨ ᱦᱩᱭᱩᱜ ᱠᱟᱱᱟ ᱨᱟᱦᱟ ᱟᱲᱟᱝ ᱟᱨ ᱵᱟᱹᱠᱤ ᱠᱚ ᱱᱚᱣᱟ ᱚᱛ ᱠᱷᱚᱱ ᱳᱦ ᱫᱷᱟᱹᱵᱤᱡ ᱚᱱᱟ ᱦᱩᱭᱩᱜ ᱠᱟᱱᱟ ᱠᱮᱪᱮᱫ ᱟᱲᱟᱝ ᱪᱤᱠᱤ ᱟᱨ ᱵᱟᱹᱠᱤ ᱞᱟᱛᱟᱨ ᱨᱮ ᱡᱟᱦᱟᱸ ᱱᱚᱜᱼᱚᱭ ᱢᱩᱴᱩᱰᱚᱜ, ᱜᱳᱣᱞᱟᱴᱩᱰᱚᱜ, ᱨᱮᱞᱟ, ᱯᱷᱟᱨᱠᱟ, ᱚᱦᱚᱛ ᱱᱚᱣᱟ ᱠᱚᱫᱚ ᱪᱮᱫ ᱵᱚᱱ ᱞᱟᱹᱭᱟ ᱱᱚᱣᱟ ᱠᱚᱫᱚ ᱡᱟᱯᱟᱜ ᱪᱤᱠᱤ ᱛᱚ ᱱᱚᱣᱟ ᱨᱮᱱᱟᱜ ᱵᱮᱵᱷᱟᱨ ᱠᱚᱦᱚᱸ ᱢᱩᱪᱟᱹᱫ ᱛᱟᱭᱚᱢ ᱢᱟᱲᱟᱝ ᱵᱷᱤᱰᱤᱭᱳ ᱨᱮᱵᱚᱱ ᱥᱮᱬᱟᱭᱟ ᱱᱤᱛᱚᱜ ᱫᱚ ᱨᱟᱦᱟ ᱟᱲᱟᱝ ᱛᱮ ᱜᱟᱵᱟᱱ ᱵᱚᱱ ᱥᱮᱬᱟᱭᱟ ᱧᱮᱞᱟᱵᱚᱱ ᱱᱚᱜᱼᱚᱭ ᱱᱚᱣᱟ ᱚ ᱵᱟᱝᱞᱟᱛᱮ ᱱᱚᱣᱟ ᱚ ᱴᱷᱤᱠ ᱜᱮᱭᱟ ᱛᱟᱦᱚᱞᱮ ᱚᱞ ᱚ ᱞᱚ ᱦᱚᱲᱛᱮ ᱪᱮᱫᱠᱟ ᱵᱚᱱ ᱞᱟᱹᱭᱟ ᱚ ᱚᱞ ᱚᱞ ᱪᱮᱫ ᱵᱚᱱ ᱞᱟᱹᱭᱟ ᱚ ᱚᱞ ᱚᱞ ᱦᱩᱭᱱᱟ ᱱᱮᱛᱟᱨ ᱦᱮᱡ ᱠᱟᱱᱟ ᱟ ᱟ ᱢᱟᱱᱮ ᱫᱚ ᱦᱩᱭᱩᱜ ᱠᱟᱱᱟ ᱟᱠᱟᱨ ᱦᱚᱸᱜᱼᱚᱭ ᱟ ᱢᱟᱱᱮ ᱟᱠᱟᱨ ᱱᱚᱣᱟ ᱫᱚ ᱦᱩᱭᱩᱜ ᱠᱟᱱᱟ ᱠᱚ ᱡᱩᱠᱛᱚ ᱟ ᱱᱚᱣᱟ ᱫᱚ ᱠᱚ ᱵᱚᱱ ᱞᱟᱹᱭᱟ ᱠᱚ ᱡᱩᱠᱛᱚ ᱟ ᱢᱟᱱᱮ ᱟᱠ ᱟ ᱦᱚᱲᱛᱮ ᱡᱚᱠᱷᱚᱱ ᱵᱚᱱ ᱞᱟᱹᱭᱟ ᱪᱮᱫ ᱵᱚᱱ ᱞᱟᱹᱭᱫᱟ ᱟᱠ ᱟᱨ ᱟ ᱥᱳ ᱦᱩᱭᱱᱟ ᱠᱟ ᱠᱚᱭᱮ ᱟᱠᱟᱨ ᱠᱟ ᱮᱨᱯᱚᱨᱮ ᱦᱩᱭᱩᱜ ᱠᱟᱱᱟ ᱤ

ᱳ ᱢᱟᱱᱮ ᱦᱩᱭᱩᱜ ᱠᱟᱱᱟ ᱳᱠᱟᱨ ᱛᱟᱦᱚᱞᱮ ᱦᱩᱭᱩᱜ ᱠᱟᱱᱟ ᱠᱚᱭᱚ ᱳᱠᱟᱨ ᱠᱳ ᱛᱟᱦᱚᱞᱮ ᱟᱠ ᱳ ᱠᱳ ᱟᱠ ᱳ ᱠᱳ ᱠᱚ ᱫᱚ ᱦᱚᱸᱜᱼᱚᱭ ᱠᱚ ᱫᱚ ᱱᱚᱝᱠᱟ ᱵᱚᱱ ᱚᱞᱟ ᱚᱸᱰᱮ ᱡᱟᱦᱟᱸ ᱧᱮᱞ ᱯᱮ ᱱᱚᱰᱮ ᱠᱚ ᱦᱚᱸᱜᱼᱚᱭ ᱠᱚ ᱦᱩᱭᱱᱟ

ᱱᱚᱣᱟ ᱦᱩᱭᱩᱜ ᱠᱟᱱᱟ ᱩ ᱩ ᱩᱪ ᱩᱪ ᱩ ᱩᱪ ᱩᱪ ᱩ ᱩᱫ ᱩᱫ ᱩ ᱩᱫ ᱩᱫ ᱩ ᱩᱨ ᱩᱨ ᱩ ᱩᱨ ᱩᱨ ᱩ ᱩᱭ ᱩᱭ ᱩ ᱩᱭ ᱩᱭ

ᱳ ᱳ ᱳ ᱱᱚᱝᱠᱟ ᱵᱚᱱ ᱟᱲᱟᱝᱟ ᱱᱤᱛᱚᱜ ᱫᱚ ᱚ ᱛᱮ ᱵᱟᱨᱭᱟ ᱯᱮᱭᱟ ᱠᱟᱛᱷᱟ ᱵᱚᱱ ᱜᱟᱵᱟᱱ ᱞᱮᱜᱮ ᱚᱱᱟ ᱦᱩᱭᱩᱜ ᱠᱟᱱᱟ ᱚ ᱱᱚᱝᱠᱟ ᱡᱮᱢᱚᱱ ᱦᱩᱭᱩᱜ ᱠᱟᱱᱟ ᱚᱱᱚᱞ

ᱟᱵᱚ ᱫᱚᱵᱚᱱ ᱵᱟᱰᱟᱭᱟ ᱵᱟ ᱵᱟᱰᱟᱭ ᱢᱮᱱᱟᱜ ᱟᱠᱟᱫ ᱵᱚᱱ ᱨᱟᱦᱟ ᱟᱲᱟᱝ ᱟᱨ ᱠᱮᱪᱮᱫ ᱟᱲᱟᱝ ᱢᱮᱥᱟ ᱠᱟᱛᱮ ᱥᱚᱵᱫᱚ ᱥᱮ ᱟᱹᱲᱟᱹ ᱵᱮᱱᱟᱜᱼᱟ ᱛᱚ ᱚᱱᱚᱞ ᱢᱤᱫᱴᱟᱝ ᱟᱹᱲᱟᱹ ᱠᱟᱱᱟ ᱱᱚᱣᱟ ᱫᱚ ᱧᱮᱞ ᱟᱵᱚᱱ ᱚ ᱛᱟᱯᱚᱨᱮ ᱦᱩᱭᱩᱜ ᱠᱟᱱᱟ ᱮᱱ ᱢᱟᱱᱮ ᱫᱚᱱᱛᱚ ᱱᱚ ᱮᱨᱯᱚᱨᱮ ᱦᱩᱭᱩᱜ ᱠᱟᱱᱟ

ᱦᱩᱭᱱᱟ ᱛᱟᱯᱚᱨᱮ ᱛᱚ ᱚ ᱦᱤᱡᱩᱜ ᱠᱟᱱᱟ ᱛᱟᱭ ᱛᱚ ᱮᱨᱯᱚᱨ ᱦᱮᱡ ᱠᱟᱱᱟ ᱯᱚ ᱯᱚ ᱯᱚ ᱱᱚᱣᱟ ᱫᱚ ᱮ ᱱᱚᱣᱟ ᱫᱚ ᱵᱷᱩᱞ ᱮᱱᱟ ᱱᱚᱝᱠᱟ ᱫᱚ ᱵᱟᱝ ᱱᱚᱣᱟ ᱫᱚ ᱦᱩᱭᱩᱜ ᱠᱟᱱᱟ ᱚᱛ ᱚ ᱛᱚ ᱱᱚᱣᱟ ᱫᱚ ᱦᱩᱭᱩᱜ ᱠᱟᱱᱟ ᱮᱯ ᱚ ᱯᱚ ᱟᱨ ᱱᱚᱣᱟ ᱮᱨ ᱯᱚᱨᱮ ᱦᱩᱭᱩᱜ ᱠᱟᱱᱟ ᱚᱞ ᱛᱚ ᱯᱚᱞ ᱦᱩᱭᱱᱟ ᱚᱛ ᱚ ᱛᱚ ᱮᱯ ᱚ ᱯᱚ ᱛᱟᱨᱯᱚᱨᱮ ᱦᱩᱭᱩᱜ ᱠᱟᱱᱟ ᱚᱞ ᱛᱚ ᱯᱚᱞ ᱱᱚᱣᱟ ᱫᱚ ᱛᱚ ᱠᱟᱱᱟ ᱛᱚ ᱥᱟᱛᱮ ᱨᱟᱦᱟ ᱟᱲᱟᱝ ᱚ ᱦᱤᱡᱩᱜ ᱠᱟᱱᱟ ᱮᱨᱯᱚᱨᱮ ᱦᱩᱭᱩᱜ ᱠᱟᱱᱟ ᱯᱚ ᱠᱟᱱᱟ ᱱᱚᱣᱟ ᱫᱚ ᱚᱱᱟ ᱥᱟᱛᱮ ᱚ ᱨᱟᱦᱟ ᱦᱤᱡᱩᱜ ᱠᱟᱱᱟ ᱮᱨᱯᱚᱨᱮ ᱞᱚ ᱮᱵᱟᱨ ᱟᱹᱰᱤ ᱦᱚᱲ ᱵᱚᱱ ᱢᱚᱱᱮ ᱫᱟᱲᱮᱭᱟᱜᱼᱟ ᱡᱮ ᱞᱚ ᱯᱚᱨ ᱛᱟᱦᱚᱞᱮ ᱚ ᱦᱤᱡᱩᱜ ᱠᱟᱱᱟ ᱪᱮᱫᱟᱜ ᱚ ᱵᱟᱭ ᱚ ᱟᱵᱟᱨ ᱵᱟᱝ ᱵᱟᱹᱭᱥᱟᱹᱜᱼᱟ ᱪᱮᱫᱟᱜ ᱵᱟᱝ ᱵᱟᱹᱭᱥᱟᱹᱜᱼᱟ ᱚ ᱫᱚ ᱛᱚ ᱱᱚᱣᱟ ᱫᱚᱵᱚᱱ ᱵᱟᱰᱟᱭ ᱠᱟᱜ ᱢᱟ ᱡᱩᱫᱤ ᱱᱚᱰᱮ ᱚ ᱵᱚᱱ ᱵᱟᱹᱭᱥᱟᱹᱣᱟ ᱛᱟᱦᱚᱞᱮ ᱪᱮᱫ ᱵᱚᱱ ᱩᱪᱪᱟᱨᱚᱱ ᱫᱟ ᱟᱵᱟᱨ ᱛᱚᱯᱚᱞᱚ ᱢᱮᱱᱠᱷᱟᱱ ᱠᱟᱛᱷᱟ ᱫᱚ ᱛᱚᱯᱚᱞᱚ ᱫᱚ ᱵᱟᱝ ᱛᱚᱯᱚᱞ ᱚᱱᱟ ᱠᱷᱟᱹᱛᱤᱨ ᱱᱚᱣᱟ ᱜᱟᱵᱟᱱ ᱦᱩᱭᱱᱟ ᱮᱨᱯᱚᱨᱮ ᱟᱨᱦᱚᱸ ᱵᱚᱱ ᱧᱮᱞ ᱞᱮᱜᱮ ᱱᱚᱱᱚᱞ ᱱᱚᱱᱚᱞ ᱫᱚ ᱪᱮᱫ ᱵᱚᱱ ᱞᱟᱹᱭᱟ ᱯᱮᱱ ᱱᱚᱣᱟ ᱫᱚ ᱫᱚᱱᱛᱚᱱᱱᱚ ᱢᱟᱱᱮ ᱦᱚᱲ ᱛᱮᱵᱚᱱ ᱞᱟᱹᱭᱫᱟ ᱮᱱ ᱫᱚᱱᱛᱚᱱᱱᱚ ᱚ ᱟᱵᱟᱨ ᱫᱚᱱᱛᱚᱱᱱᱚ ᱞᱚ ᱢᱟᱱᱮ ᱚᱞ ᱮᱱ ᱳ ᱮᱱ ᱳ ᱚᱞ ᱱᱚᱱᱚᱞ ᱦᱩᱭᱱᱟ ᱛᱚ ᱛᱮᱦᱮᱧᱟᱜ ᱵᱷᱤᱰᱭᱳ ᱫᱚ ᱱᱚᱝᱠᱟ ᱜᱮ ᱥᱟᱱᱟᱢ ᱠᱚ ᱡᱟᱦᱟᱸᱭ ᱠᱚ ᱥᱮᱬᱟ ᱥᱟᱱᱟᱭᱮᱫ ᱵᱚᱱᱟ ᱚᱞ ᱪᱤᱠᱤ ᱥᱮ ᱥᱟᱱᱛᱟᱞᱤ ᱯᱟᱹᱨᱥᱤ ᱥᱮ ᱥᱟᱱᱛᱟᱞᱤ ᱟᱵᱚᱣᱟᱜ ᱠᱟᱞᱪᱟᱨ ᱟᱹᱨᱤᱪᱟᱹᱞᱤ ᱵᱟᱲᱟᱭ ᱥᱟᱱᱟᱭᱮᱫ ᱵᱚᱱᱟ ᱱᱚᱣᱟ ᱪᱮᱱᱮᱞ ᱵᱚᱱ ᱥᱟᱵᱥᱠᱨᱟᱭᱤᱵᱽ ᱢᱟ ᱟᱨ ᱵᱷᱤᱰᱭᱳ ᱵᱚᱱ ᱥᱮᱭᱟᱨ ᱢᱟ ᱡᱟᱦᱟᱱᱟᱜ ᱡᱩᱫᱤ ᱡᱟᱦᱟᱱᱟᱜ ᱵᱟᱰᱟᱭ ᱥᱟᱱᱟᱭᱮᱫ ᱵᱚᱱ ᱠᱷᱟᱱ ᱠᱚᱢᱮᱱᱴ ᱨᱮᱵᱚᱱ ᱚᱞ ᱢᱟ ᱢᱟ ᱮᱱᱠᱷᱟᱱ ᱛᱮᱦᱮᱧ ᱫᱚ ᱱᱚᱝᱠᱟ ᱜᱮ ᱥᱟᱱᱟᱢ ᱠᱚ ᱱᱟᱯᱟᱭ ᱛᱮ ᱛᱟᱦᱮᱱ ᱯᱮ